ᱡᱮ ᱱᱤᱨᱚᱯᱮᱠᱠᱷᱚ ᱱᱟᱭ ᱡᱟᱦᱟᱸ ᱫᱚ ᱢᱚᱬᱮ ᱪᱮᱯᱴᱟᱨ ᱨᱮ ᱢᱮᱱᱟᱜ ᱟᱠᱟᱫᱟ ᱚᱱᱟ ᱨᱮᱱᱟᱜ ᱜᱮ ᱢᱤᱫᱴᱟᱝ ᱦᱟᱹᱴᱤᱧ ᱡᱮ ᱱᱟᱭ ᱚᱱᱩᱢᱟᱱ ᱨᱮᱱᱟᱜ ᱥᱚᱝᱥᱛᱷᱟᱱ ᱛᱟᱦᱞᱮ ᱡᱟᱦᱟᱸ ᱟᱵᱚ ᱵᱚᱱ ᱜᱟᱞᱚᱪᱟ ᱡᱮ ᱱᱟᱭ ᱚᱱᱩᱢᱟᱱ ᱨᱮᱱᱟᱜ ᱥᱚᱝᱥᱛᱷᱟᱱ ᱤᱫᱤ ᱠᱟᱛᱮ ᱛᱮ ᱱᱟᱭ ᱚᱱᱩᱢᱟᱱ ᱨᱮᱱᱟᱜ ᱥᱚᱝᱥᱛᱷᱟᱱ ᱢᱮᱱᱛᱮ ᱫᱚ ᱪᱮᱫ ᱵᱩᱡᱷᱟᱹᱜᱼᱟ ᱥᱮ ᱱᱟᱭ ᱚᱱᱩᱢᱟᱱ ᱨᱮᱱᱟᱜ ᱥᱚᱝᱥᱛᱷᱟᱱ ᱫᱚ ᱪᱮᱫ ᱛᱚ ᱱᱟᱭ ᱚᱱᱩᱢᱟᱱ ᱨᱮᱱᱟᱜ ᱥᱚᱝᱥᱛᱷᱟᱱ

ᱱᱮᱭ ᱚᱱᱩᱢᱟᱱ ᱨᱮᱱᱟᱜ ᱥᱚᱝᱥᱛᱷᱟᱱ ᱛᱚ ᱚᱠᱟ ᱞᱮᱠᱟ ᱡᱮ ᱟᱵᱚ ᱵᱚᱱ ᱵᱟᱰᱟᱭᱟ ᱡᱮ ᱟᱵᱚᱣᱟᱜ ᱡᱟᱦᱟᱸ ᱯᱩᱱᱭᱟ ᱱᱤᱨᱚᱯᱮᱠᱠᱷᱚ ᱵᱚᱪᱚᱱ ᱢᱮᱱᱟᱜᱼᱟ ᱱᱚᱣᱟ ᱯᱩᱱᱭᱟ ᱱᱤᱨᱚᱯᱮᱠᱠᱷᱚ ᱵᱚᱪᱚᱱ ᱡᱚᱠᱷᱚᱱ ᱟᱵᱚ ᱢᱤᱫᱴᱟᱝ ᱡᱩᱠᱛᱤ ᱨᱮᱵᱚᱱ ᱥᱚᱫᱚᱨᱟ ᱡᱩᱠᱛᱤ ᱥᱚᱫᱚᱨ ᱛᱟᱭᱚᱢ ᱡᱚᱠᱷᱚᱱ ᱟᱵᱚ ᱵᱳᱭᱫᱷᱚᱛᱟ ᱵᱚᱱ ᱵᱤᱪᱟᱹᱨᱟ ᱩᱱ ᱚᱠᱛᱚ ᱵᱚᱱ ᱧᱮᱞᱟ ᱥᱮ ᱱᱮᱭ ᱚᱱᱩᱢᱟᱱ ᱨᱮᱵᱚᱱ ᱧᱮᱞᱟ ᱡᱮ ᱯᱮᱭᱟ ᱵᱚᱪᱚᱱ ᱛᱟᱦᱮᱱᱟ ᱯᱮᱭᱟ ᱵᱚᱪᱚᱱ ᱨᱮ ᱯᱮᱭᱟ ᱯᱚᱫ ᱛᱤᱱ ᱫᱷᱟᱣ ᱠᱟᱛᱮ ᱵᱟᱨ ᱫᱷᱟᱣ ᱠᱟᱛᱮ ᱵᱮᱣᱦᱟᱨᱚᱜᱼᱟ

ᱨᱩᱯ ᱫᱚ ᱴᱷᱤᱠ ᱩᱞᱴᱟᱹ ᱡᱮᱰ ᱞᱮᱠᱟ ᱦᱩᱭᱱᱟ ᱫᱚᱥᱟᱨ ᱥᱚᱝᱥᱛᱷᱟᱱ ᱫᱚᱥᱟᱨ ᱥᱚᱝᱥᱛᱷᱟᱱ ᱫᱚ ᱦᱩᱭᱩᱜ ᱠᱟᱱᱟ ᱚᱱᱟᱜᱮ ᱡᱮ ᱡᱟᱦᱟᱸ ᱥᱚᱝᱥᱛᱷᱟᱱ ᱨᱮ ᱢᱩᱲᱩᱫ ᱡᱩᱠᱛᱤ ᱟᱹᱛ ᱨᱮᱱᱟᱜ ᱵᱤᱫᱷᱮᱭ ᱴᱷᱟᱶ ᱨᱮ ᱟᱨ ᱫᱚᱥᱟᱨ ᱡᱩᱠᱛᱤ ᱟᱹᱛ ᱨᱮᱱᱟᱜ ᱦᱚᱸ ᱵᱤᱫᱷᱮᱭ ᱴᱷᱟᱶ ᱨᱮ ᱦᱮᱛᱩ ᱯᱚᱫ ᱛᱟᱦᱮᱱᱟ ᱚᱱᱟᱜᱮ ᱦᱩᱭᱩᱜ ᱠᱟᱱᱟ ᱡᱮ ᱫᱚᱥᱟᱨ ᱥᱚᱝᱥᱛᱷᱟᱱ ᱛᱟᱦᱞᱮ ᱱᱚᱰᱮ ᱵᱚᱱ ᱧᱮᱞ ᱧᱟᱢᱮᱫᱼᱟ ᱡᱮ ᱦᱮᱛᱩ ᱯᱚᱫ ᱫᱚ ᱵᱟᱱᱟᱨ ᱜᱮ

ᱠᱨᱤᱭᱟᱯᱚᱫ ᱦᱮᱛᱩᱯᱚᱫ ᱯᱚᱠᱠᱷᱚᱯᱚᱫ ᱟᱨ ᱥᱟᱫᱽᱫᱷᱚᱯᱚᱫ ᱚᱱᱟ ᱵᱷᱤᱛᱤᱨ ᱨᱮᱱᱟᱜ ᱚᱱᱟ ᱦᱮᱛᱩᱯᱚᱫ ᱨᱮᱱᱟᱜ ᱜᱚᱲᱦᱚᱱ ᱞᱮᱠᱟ ᱛᱮᱜᱮ ᱱᱚᱣᱟ ᱥᱚᱝᱥᱛᱷᱟᱱ ᱫᱚ ᱛᱮᱭᱟᱨ ᱟᱠᱟᱱᱟ ᱱᱚᱣᱟ ᱥᱚᱝᱥᱛᱷᱟᱱ ᱫᱚ ᱩᱱ ᱚᱠᱛᱚ ᱟᱵᱚᱣᱟᱜ ᱵᱟᱹᱲᱛᱤ ᱠᱟᱹᱢᱤ ᱨᱮ ᱞᱟᱜᱟᱜᱼᱟ ᱡᱚᱠᱷᱚᱱ ᱟᱵᱚ ᱱᱮᱭ ᱠᱚᱨᱮᱱᱟᱜ ᱵᱳᱭᱫᱷᱚᱛᱟ ᱵᱚᱱ ᱵᱤᱪᱟᱹᱨᱟ ᱩᱱ ᱚᱠᱛᱚ ᱱᱚᱣᱟ ᱥᱚᱝᱥᱛᱷᱟᱱ ᱵᱟᱪᱷᱟᱣ ᱠᱟᱛᱮ ᱜᱮ ᱟᱵᱚ ᱢᱤᱫᱴᱟᱝ ᱡᱩᱠᱛᱤ ᱨᱮᱱᱟᱜ ᱵᱳᱭᱫᱷᱚ ᱢᱩᱨᱛᱤ ᱧᱩᱛᱩᱢ ᱵᱚᱱ ᱮᱢ ᱫᱟᱲᱮᱭᱟᱜᱼᱟ ᱛᱟᱦᱞᱮ ᱯᱷᱮᱰᱟᱛ ᱨᱮᱫᱚ ᱟᱵᱚ ᱥᱚᱝᱥᱛᱷᱟᱱ ᱵᱚᱱ ᱩᱰᱩᱠᱟ ᱤᱱᱟᱹ ᱛᱟᱭᱚᱢ ᱚᱱᱟ ᱥᱚᱝᱥᱛᱷᱟᱱ ᱨᱮᱱᱟᱜ ᱪᱮᱫ ᱪᱮᱫ ᱵᱳᱭᱫᱷᱚ ᱢᱩᱨᱛᱤ ᱢᱮᱱᱟᱜ ᱠᱟᱫᱟ ᱚᱱᱠᱟ ᱞᱮᱠᱟᱛᱮ ᱟᱵᱚ ᱧᱩᱛᱩᱢ ᱵᱚᱱ ᱮᱢ ᱫᱟᱲᱮᱭᱟᱜᱼᱟ ᱛᱚ ᱱᱚᱜᱼᱚ ᱱᱟ ᱪᱤᱛᱟᱹᱨ ᱠᱚ ᱟᱵᱚ ᱵᱚᱱ ᱫᱤᱥᱟᱹ ᱫᱚᱦᱚ ᱠᱟᱜ ᱠᱷᱟᱱ ᱜᱮ ᱟᱨ ᱱᱚᱣᱟ ᱥᱚᱝᱥᱛᱷᱟᱱ ᱨᱮᱱᱟᱜ ᱪᱮᱫ ᱪᱮᱫ ᱵᱳᱭᱫᱷᱚ ᱢᱩᱨᱛᱤ ᱧᱟᱢᱚᱜᱼᱟ ᱚᱱᱟ ᱫᱚ ᱛᱟᱭᱚᱢ ᱵᱷᱤᱰᱤᱭᱳ ᱨᱮᱵᱚᱱ ᱧᱮᱞ ᱧᱟᱢᱟ ᱱᱟᱜ ᱠᱷᱟᱱ ᱡᱮ ᱱᱚᱣᱟ ᱠᱚ ᱥᱚᱝᱥᱛᱷᱟᱱ ᱨᱮ ᱪᱮᱫ ᱪᱮᱫ ᱵᱳᱭᱫᱷᱚ ᱢᱩᱨᱛᱤ ᱢᱮᱱᱟᱜ ᱟᱠᱟᱫ ᱛᱟᱵᱚᱱᱟ ᱛᱟᱦᱚᱞᱮ ᱯᱳᱭᱞᱳ ᱥᱚᱝᱥᱛᱷᱟᱱ ᱫᱚ ᱟᱵᱚ ᱵᱚᱱ ᱫᱤᱥᱟᱹ ᱫᱚᱦᱚ ᱫᱟᱲᱮᱭᱟᱜᱼᱟ ᱡᱮ ᱩᱞᱴᱟᱹ ᱡᱮᱴ ᱞᱮᱠᱟ ᱫᱚᱥᱟᱨ ᱥᱚᱝᱥᱛᱷᱟᱱ ᱫᱚ ᱟᱵᱚ ᱵᱚᱱ ᱢᱮᱱ ᱫᱟᱲᱮᱭᱟᱜᱼᱟ ᱚᱱᱟ ᱫᱚ ᱡᱮ ᱛᱮᱥᱟᱨ ᱦᱟᱹᱲᱩ ᱨᱮᱱᱟᱜ ᱩᱞᱴᱟᱹ ᱥᱮᱨᱟ ᱢᱟᱱᱮ ᱢᱩᱪᱟᱹᱫ ᱨᱮᱱᱟᱜ ᱛᱮᱥᱟᱨ ᱦᱟᱹᱲᱩ ᱟᱨ ᱛᱮᱥᱟᱨ ᱥᱚᱝᱥᱛᱷᱟᱱ ᱫᱚ ᱟᱵᱚ ᱵᱚᱱ ᱞᱟᱹᱭ ᱫᱟᱲᱮᱭᱟᱜᱼᱟ ᱡᱮ ᱛᱮᱥᱟᱨ ᱦᱟᱹᱲᱩ ᱨᱮᱱᱟᱜ ᱮᱛᱚᱦᱚᱵ ᱟᱨ

ᱟᱨ ᱱᱚᱣᱟ ᱥᱚᱝᱥᱛᱷᱟ ᱨᱮᱱᱟᱜ ᱚᱠᱟ ᱠᱚᱴᱷᱮᱱ ᱦᱮᱛᱩ ᱯᱚᱫ ᱚᱵᱚᱥᱛᱷᱟᱱᱚᱜ ᱠᱟᱱᱟ ᱚᱱᱟ ᱞᱮᱠᱟᱛᱮ ᱚᱠᱟ ᱞᱮᱠᱟ ᱜᱚᱲᱦᱚᱱ ᱦᱩᱭᱩᱜ ᱠᱟᱱᱟ ᱱᱚᱣᱟ ᱵᱚᱱ ᱫᱤᱥᱟᱹ ᱫᱚᱦᱚ ᱠᱟᱜ ᱠᱷᱟᱱ ᱜᱮ ᱟᱵᱚᱣᱟᱜ ᱡᱟᱦᱟᱸ ᱵᱩᱫᱷᱚ ᱢᱩᱨᱛᱤ ᱚᱱᱟ ᱫᱚ ᱟᱵᱚ ᱟᱹᱰᱤ ᱥᱚᱞᱦᱮ ᱛᱮᱵᱚᱱ ᱫᱤᱥᱟᱹ ᱧᱟᱢ ᱫᱟᱲᱮᱭᱟᱜᱼᱟ ᱦᱩᱭ ᱠᱟᱱᱟ ᱛᱚ ᱟᱥᱚᱜ ᱠᱟᱹᱱᱟᱹᱧ ᱱᱚᱣᱟ ᱥᱟᱱᱟᱢ ᱠᱚᱜᱮ ᱯᱮ ᱵᱩᱡᱷᱟᱹᱣ ᱛᱤᱭᱳᱜ ᱟᱠᱟᱫ ᱛᱟᱵᱚᱱᱟ ᱛᱚ ᱛᱟᱭᱚᱢ ᱫᱟᱨᱟᱢ ᱟᱨᱦᱚᱸ ᱮᱴᱟᱜ ᱵᱷᱤᱰᱤᱭᱳ ᱵᱚᱱ ᱧᱟᱯᱟᱢᱟ ᱢᱮᱱᱠᱷᱟᱱ